ᱥᱟᱱᱟᱢ ᱜᱟᱛᱮ ᱠᱚᱜᱮ ᱤᱧ ᱯᱟᱦᱴᱟ ᱠᱷᱚᱱᱟᱜ ᱞᱟᱦᱟᱛᱮ ᱞᱟᱥᱟᱬᱦᱮᱫ ᱜᱚᱰ ᱡᱚᱦᱟᱨ ᱤᱧ ᱜᱮ ᱟᱯᱮ ᱠᱚᱭᱤᱡ ᱡᱩᱱᱤᱭᱚᱨ ᱨᱟᱭᱴᱟᱨ ᱢᱤᱥᱴᱟᱨ ᱵᱷᱚᱸᱡᱽ ᱠᱩᱞ ᱵᱟᱹᱵᱩ ᱵᱤᱱᱳᱫ ᱠᱩᱢᱟᱨ ᱴᱩᱰᱩ ᱟᱨ ᱦᱮᱸ ᱟᱵᱚᱣᱟᱜ ᱱᱚᱣᱟ ᱨᱚᱢᱚᱡᱽ ᱨᱚᱢᱡᱷᱚᱢ ᱨᱟᱹᱥᱠᱟᱹ ᱟᱠᱷᱲᱟ ᱤᱭᱩᱴᱩᱵᱽ ᱪᱮᱱᱮᱞ ᱯᱟᱦᱴᱟ ᱠᱷᱚᱱᱟᱜ ᱥᱟᱱᱟᱢ ᱜᱟᱛᱮ ᱠᱚᱜᱮ ᱥᱟᱹᱜᱩᱱ ᱫᱟᱨᱟᱢ ᱫᱮᱞᱟ ᱵᱚᱱ ᱮᱛᱚᱦᱚᱵ ᱞᱮᱜᱮ ᱛᱮᱦᱮᱧᱟᱜ ᱚᱱᱚᱬᱦᱮ ᱟᱠᱷᱲᱟ ᱟᱨ ᱛᱮᱦᱮᱧᱟᱜ ᱱᱚᱣᱟ ᱥᱟᱹᱭᱨᱤ ᱚᱱᱚᱬᱦᱮ ᱨᱮᱱᱟᱜ ᱧᱩᱛᱩᱢ ᱫᱚ ᱦᱩᱭᱩᱜ ᱠᱟᱱᱟ ᱟᱠᱟᱞ ᱟᱠᱟᱞ ᱢᱮᱱ ᱞᱮᱠᱷᱟᱱ ᱟᱹᱰᱤ ᱞᱮᱠᱟᱜᱮ ᱵᱩᱡᱷᱟᱹᱜᱼᱟ ᱨᱮᱸᱜᱮᱡ ᱡᱟᱞᱟᱛᱮ ᱢᱟᱹᱱᱢᱤ ᱦᱚᱯᱚᱱ ᱦᱟᱹᱠᱩ ᱞᱮᱠᱟ ᱠᱚ ᱩᱢᱡᱷᱟᱹᱜᱼᱟ ᱥᱤᱛᱩᱝ ᱛᱮᱦᱚᱸ ᱟᱠᱟᱞ ᱵᱟᱝ ᱫᱟᱜ ᱛᱮᱦᱚᱸ ᱟᱠᱟᱞ ᱫᱟᱜ ᱛᱮᱦᱚᱸ ᱟᱠᱟᱞ ᱟᱨᱮᱞ ᱛᱮᱦᱚᱸ ᱟᱠᱟᱞ ᱚᱱᱟ ᱪᱮᱠᱟ ᱦᱚᱲ ᱠᱚ ᱨᱚᱲᱟ ᱟᱹᱰᱤ ᱵᱟᱨᱚ ᱵᱟᱠᱟᱞ ᱟᱠᱟᱞ ᱞᱮᱠᱷᱟᱱᱮ ᱢᱟᱹᱱᱢᱤ ᱦᱚᱯᱚᱱᱟᱜ ᱡᱤᱣᱤ ᱛᱟᱠᱚ ᱠᱷᱟᱴᱚᱜᱼᱟ ᱡᱚᱢ ᱧᱩ ᱨᱮᱸᱜᱮᱡ ᱛᱮᱛᱟᱝ ᱟᱹᱰᱤ ᱜᱮᱠᱚ ᱟᱸᱴᱚᱜᱼᱟ ᱦᱟᱥᱟ ᱦᱚᱸ ᱫᱤᱱ ᱜᱮ ᱞᱟ ᱦᱩᱭᱟᱢᱟ ᱢᱤᱫ ᱵᱟᱨ ᱪᱟᱹᱣᱠᱟᱹ ᱟᱹᱥᱩᱞᱚᱜ ᱫᱚ ᱟᱹᱰᱤ ᱜᱮ ᱢᱩᱥᱠᱤᱞᱟ ᱞᱟᱹᱭ ᱟᱯᱮ ᱠᱟᱹᱱᱟᱹᱧ ᱴᱷᱟᱹᱣᱠᱟᱹ ᱱᱚᱛᱮ ᱢᱮᱱᱟᱜ ᱠᱚᱣᱟ ᱛᱟᱢ ᱯᱚᱬᱮ ᱯᱚᱬᱮ ᱞᱮᱴᱠᱟ ᱪᱮᱫ ᱮᱢ ᱟᱹᱜᱩᱭᱮᱫ ᱠᱚᱭᱚᱜ ᱫᱟᱨᱟᱢ ᱠᱟᱜᱼᱟ ᱠᱚ ᱚᱰᱚᱠ ᱠᱟᱛᱮ ᱠᱩᱞᱦᱤ ᱪᱷᱟᱴᱠᱟ ᱥᱩᱴ ᱵᱩᱴ ᱦᱚᱨᱚᱜ ᱠᱟᱛᱮ ᱨᱮᱦᱚᱸ ᱟᱞᱚᱢ ᱵᱷᱟᱹᱵᱤᱜᱼᱟ ᱟᱹᱰᱤ ᱫᱟᱹᱢᱤ ᱨᱮᱸᱜᱮᱡ ᱡᱟᱞᱟᱛᱮ ᱦᱩᱭᱟᱢ ᱜᱮᱭᱟ ᱦᱟᱥᱟ ᱞᱟ ᱦᱚᱸ ᱠᱟᱹᱢᱤ ᱛᱟᱦᱮᱸ ᱠᱚᱜ ᱨᱮᱦᱚᱸ ᱡᱤᱣᱤ ᱦᱚᱲᱢᱚ ᱨᱮ ᱦᱩᱰᱤᱧ ᱢᱟᱨᱟᱝ ᱟᱡᱟᱨ ᱥᱮᱱᱚᱜ ᱦᱩᱭᱟᱢ ᱜᱮᱭᱟ ᱞᱟᱡ ᱡᱟᱞᱟᱛᱮ ᱠᱟᱹᱢᱤ ᱞᱟᱹᱜᱤᱫ ᱵᱟᱡᱟᱨ ᱟᱠᱟᱞ ᱠᱷᱟᱹᱛᱤᱨ ᱛᱮᱜᱮ ᱛᱚ ᱵᱚᱭᱦᱟ ᱠᱚ ᱪᱟᱞᱟᱜ ᱟᱵᱚ ᱱᱟᱢᱟᱞ ᱠᱟᱲᱟ ᱰᱟᱹᱝᱨᱤ ᱞᱮᱠᱟ ᱠᱷᱟᱴᱟᱣ ᱟᱵᱚ ᱜᱚᱜ ᱟᱵᱚ ᱦᱟᱢᱟᱞ ᱢᱮᱨᱚᱢ ᱵᱷᱤᱲᱤ ᱞᱮᱠᱟ ᱢᱟ ᱵᱟᱝ ᱵᱚᱱ ᱡᱚᱢᱟ ᱯᱟᱞᱦᱟ ᱪᱟᱞᱟᱜ ᱛᱮᱜᱮ ᱦᱩᱭᱩᱜ ᱛᱟᱵᱚᱱᱟ ᱮᱴᱟᱜ ᱚᱲᱟᱜ ᱛᱮ ᱱᱟᱞᱦᱟ ᱡᱟᱹᱲᱤ ᱵᱟᱝᱛᱮ ᱟᱸᱡᱮᱫ ᱨᱚᱦᱚᱲᱚᱜᱼᱟ ᱜᱟᱰᱟ ᱢᱩᱰᱩ ᱟᱨ ᱯᱩᱠᱷᱨᱤ ᱱᱟᱢᱟᱞ ᱠᱟᱹᱢᱤ ᱵᱚᱱ ᱧᱤᱨ ᱪᱟᱞᱟᱜ ᱟᱹᱠᱷᱨᱤᱧ ᱠᱟᱛᱮ ᱥᱤᱢ ᱥᱩᱠᱨᱤ ᱮᱨᱟ ᱠᱚᱵᱚᱱ ᱵᱟᱹᱜᱤ ᱚᱴᱚ ᱟᱠᱚᱣᱟ ᱦᱚᱨᱦᱚ ᱠᱟᱜᱼᱟ ᱠᱚ ᱟᱵᱚᱣᱟᱜ ᱚᱲᱟᱜ ᱨᱮᱸᱜᱮᱡ ᱛᱮᱵᱚᱱ ᱜᱩᱡᱩᱜ ᱨᱮᱦᱚᱸ ᱵᱟᱝᱵᱚᱱ ᱠᱩᱢᱵᱽᱲᱩᱭᱟ ᱦᱚᱲᱟᱜ ᱴᱷᱤᱠᱟᱹᱫᱟᱨ ᱠᱟᱹᱢᱤ ᱴᱷᱤᱠᱟᱹᱬ ᱜᱮ ᱵᱟᱹᱱᱩᱜᱼᱟ ᱢᱤᱫ ᱦᱟᱴ ᱨᱮᱜᱮ ᱯᱮᱭᱟ ᱯᱩᱱᱭᱟ ᱪᱷᱩᱴᱤ ᱴᱟᱠᱟ ᱯᱩᱭᱥᱟᱹ ᱜᱮ ᱵᱟᱭ ᱦᱩᱭᱩᱜ ᱡᱩᱭᱥ ᱡᱚᱢ ᱥᱟᱱᱟᱢ ᱨᱮᱦᱚᱸ ᱡᱤᱞ ᱠᱩᱴᱤ ᱟᱹᱰᱤ ᱜᱮᱠᱚ ᱥᱟᱜ ᱥᱚᱱᱟ ᱡᱚᱛᱚ ᱢᱮᱴ ᱢᱩᱱᱥᱤ ᱮᱨᱟ ᱞᱟᱹᱜᱤᱫ ᱪᱮᱫ ᱛᱮᱢ ᱠᱤᱨᱤᱧ ᱥᱟᱹᱨᱤᱜᱮ ᱰᱟᱸᱰᱟ ᱜᱩᱱᱥᱤ ᱛᱤᱥ ᱦᱚᱸ ᱜᱮ ᱵᱟᱝ ᱠᱚ ᱮᱢᱚᱜᱼᱟ ᱡᱚᱛᱚ ᱠᱟᱹᱢᱤ ᱨᱮᱱᱟᱜ ᱯᱩᱭᱥᱟᱹ ᱪᱮᱠᱟ ᱛᱮᱢ ᱡᱚᱢᱟ ᱟᱫᱚ ᱡᱤᱞ ᱦᱟᱹᱠᱩ ᱟᱹᱭᱥᱟᱹ ᱢᱤᱫ ᱫᱤᱱ ᱵᱟᱝ ᱵᱚ ᱱᱟᱞᱦᱟ ᱞᱮᱠᱷᱟᱱ ᱪᱩᱞᱦᱟᱹ ᱨᱮ ᱥᱮᱸᱜᱮᱞ ᱜᱮ ᱵᱟᱭ ᱡᱩᱞᱩᱜ ᱱᱟᱞᱦᱟ ᱛᱩᱢᱟᱹᱞ ᱦᱚᱲ ᱠᱚ ᱫᱤᱱ ᱦᱤᱞᱚᱜ ᱩᱛᱤ ᱥᱩᱛᱤ ᱟᱞᱚ ᱯᱮ ᱵᱩᱞᱩᱜ ᱟᱨ ᱵᱟᱝ ᱠᱷᱟᱱ ᱱᱤᱥᱟᱹ ᱠᱟᱛᱮ ᱫᱤᱥᱟᱹ ᱟᱫᱚᱜ ᱵᱩᱡᱷᱟᱹᱣᱜ ᱜᱮᱪᱚ ᱢᱩᱥᱛᱤ ᱡᱟᱦᱟᱸ ᱨᱮᱜᱮ ᱯᱮ ᱜᱤᱛᱤᱡ ᱠᱚᱜᱼᱟ ᱚᱸᱰᱮ ᱜᱮ ᱛᱟᱯᱮ ᱵᱩᱥᱛᱤ ᱚᱲᱟᱜ ᱨᱮ ᱢᱮᱱᱟᱜ ᱠᱚᱣᱟ ᱮᱨᱟ ᱦᱚᱯᱚᱱ ᱩᱭᱦᱟᱹᱨ ᱠᱚᱯᱮ ᱫᱤᱱᱟᱹᱢ ᱟᱭᱳ ᱵᱟᱵᱟ ᱦᱚᱸ ᱥᱮᱵᱟ ᱠᱚᱯᱮ ᱵᱚᱸᱜᱟ ᱵᱩᱨᱩ ᱠᱚ ᱥᱤᱱᱟᱹᱢ ᱡᱟᱹᱲᱤ ᱵᱟᱝᱛᱮ ᱦᱩᱲᱩ ᱫᱟᱨᱮ ᱜᱟᱹᱪᱷᱤ ᱨᱮᱜᱮ ᱜᱩᱡᱩᱜ ᱚᱱᱟ ᱧᱮᱞᱛᱮ ᱪᱟᱹᱥᱤ ᱠᱚᱣᱟᱜ ᱢᱚᱱᱮᱨᱮ ᱫᱩᱠ ᱦᱤᱡᱩᱜ ᱤᱛᱟᱹ ᱨᱟᱹᱱᱩ ᱚᱠᱟᱨᱮ ᱵᱚ ᱧᱟᱢᱟ ᱟᱫᱚ ᱫᱟᱨᱟᱠᱟᱱ ᱥᱮᱨᱢᱟ ᱠᱤᱨᱤᱧ ᱠᱷᱮᱡᱟᱛᱮ ᱪᱮᱠᱟ ᱵᱚ ᱟᱹᱜᱩᱭ ᱠᱚᱢ ᱜᱮᱭᱟ ᱟᱛᱟᱝ ᱫᱚᱨᱢᱟ ᱡᱟᱹᱯᱩᱫ ᱛᱮᱦᱚᱸ ᱚᱲᱟᱜ ᱫᱚ ᱨᱟᱹᱯᱩᱫᱚᱜ ᱜᱮᱭᱟ ᱟᱨᱦᱚᱸ ᱨᱟᱫᱟᱲ ᱦᱚᱭ ᱛᱮ ᱮᱴᱟᱜ ᱡᱟᱹᱛᱤ ᱫᱚᱠᱚ ᱯᱟᱠᱟ ᱵᱤᱞᱰᱤᱝ ᱥᱟᱹᱨᱤ ᱜᱮ ᱚᱱᱟ ᱵᱷᱚᱭ ᱛᱮ ᱚᱞ ᱢᱮᱱᱟᱜ ᱟᱹᱠᱤᱞ ᱵᱟᱹᱱᱩᱜ ᱟᱵᱚ ᱠᱚᱠᱞᱚ ᱥᱟᱱᱛᱟᱲ ᱟᱠᱟᱞ ᱟᱨ ᱥᱟᱶᱟᱭ ᱨᱮᱱᱟᱜ ᱫᱚ ᱵᱟᱰᱟᱭ ᱟᱵᱚᱱ ᱯᱚᱨᱛᱟᱲ ᱡᱟᱦᱟᱸ ᱥᱮᱨᱢᱟ ᱦᱚᱯᱚᱱ ᱠᱚᱣᱟ ᱠᱚ ᱯᱩᱱᱭᱟᱹ ᱯᱩᱥᱤ ᱥᱟᱶᱟᱭ ᱨᱮᱱᱟᱜ ᱟᱜᱟᱢ ᱫᱚ ᱴᱷᱤᱠᱟᱹ ᱧᱟᱢ ᱟᱠᱚ ᱪᱟᱹᱥᱤ ᱯᱩᱥᱤ ᱡᱩᱫᱤ ᱠᱚ ᱦᱚᱯᱚᱱ ᱠᱮᱫ ᱠᱚᱣᱟ ᱥᱟᱹᱨᱤᱜᱮ ᱯᱮᱭᱟ ᱯᱩᱱᱭᱟᱹ ᱥᱟᱶᱟᱭ ᱩᱛᱟᱹᱨ ᱜᱮᱭᱟᱭ ᱥᱟᱹᱨᱤᱜᱮ ᱵᱚᱭᱦᱟ ᱜᱚᱴᱟ ᱫᱩᱱᱤᱭᱟᱹ ᱟᱹᱥᱩᱞᱚᱜ ᱢᱟᱲᱟᱝ ᱪᱮᱫᱚᱜ ᱢᱮ ᱟᱹᱜᱩ ᱥᱟᱱᱟᱢ ᱠᱷᱟᱱ ᱮᱨᱟ ᱫᱟᱨᱮ ᱵᱩᱴᱟᱹᱨᱮ ᱟᱞᱚᱢ ᱫᱚᱦᱚᱭᱮ ᱵᱮᱱᱟᱣ ᱞᱮᱢᱮ ᱰᱮᱨᱟ ᱟᱠᱟᱞ ᱟᱨ ᱥᱟᱶᱟᱭ ᱨᱮᱱᱟᱜ ᱫᱚ ᱵᱟᱦᱟ ᱨᱮᱠᱚ ᱯᱚᱨᱚᱠ ᱥᱟᱱᱛᱟᱲ ᱦᱚᱯᱚᱱᱟᱜ ᱟᱹᱨᱤᱪᱟᱹᱞᱤ ᱟᱹᱰᱤᱜᱮ ᱛᱟᱵᱚ ᱪᱚᱨᱚᱠ ᱨᱚᱠᱟ ᱠᱷᱚᱨᱪᱟ ᱱᱟᱞᱦᱟ ᱠᱩᱲᱟᱹᱭ ᱛᱤᱱᱟᱹᱜ ᱫᱤᱱᱮᱢ ᱡᱚᱢ ᱪᱩᱞᱦᱟᱹ ᱨᱮᱜᱮ ᱥᱮᱸᱜᱮᱞ ᱵᱟᱭ ᱡᱩᱞᱩᱜ ᱪᱮᱫ ᱟᱨᱮᱢ ᱚᱝ ᱚᱠᱚᱭ ᱟᱨ ᱵᱟᱝᱮ ᱟᱹᱪᱩ ᱢᱮᱭᱟ ᱡᱚᱛᱚ ᱜᱮ ᱨᱮᱸᱜᱮᱡ ᱠᱟᱸᱜᱟᱲ ᱩᱭᱦᱟᱹᱨ ᱨᱮᱦᱚᱸ ᱵᱟᱝᱜᱮ ᱥᱮᱴᱮᱨᱚᱜ ᱥᱟᱹᱨᱤ ᱜᱮ ᱵᱚᱭᱦᱟ ᱟᱜᱷᱟᱬ ᱟᱠᱟᱞ ᱟᱨ ᱥᱟᱶᱟᱭ ᱨᱮᱱᱟᱜ ᱫᱚ ᱪᱟᱸᱫᱚ ᱵᱚᱸᱜᱟ ᱜᱮ ᱫᱩᱥᱤ ᱵᱚᱪᱷᱚᱨ ᱥᱟᱞ ᱜᱮ ᱥᱟᱶᱟᱭ ᱠᱷᱟᱱ ᱫᱚᱭ ᱡᱚᱛᱚ ᱜᱮ ᱟᱞᱮ ᱦᱚᱸ ᱠᱩᱥᱤ ᱡᱚᱛᱚ ᱥᱮᱨᱢᱟ ᱜᱮ ᱪᱟᱸᱫᱚ ᱵᱚᱸᱜᱟ ᱧᱮᱞ ᱚᱪᱚᱞᱮᱢ ᱥᱟᱶᱟᱭ ᱦᱚᱯᱚᱱ ᱮᱨᱟ ᱢᱤᱥᱮᱨᱟ ᱞᱟᱹᱜᱤᱫ ᱧᱟᱢ ᱫᱟᱲᱮᱭᱟ ᱠᱚᱢᱟᱞᱮ ᱡᱟᱶᱟᱭ᱾ ᱵᱟᱞᱮ ᱮᱜᱮᱨ ᱢᱮᱭᱟ ᱪᱟᱸᱫᱚ ᱵᱚᱸᱜᱟ ᱟᱫᱚ ᱵᱟᱨᱚ ᱵᱟᱠᱟᱞ᱾ ᱢᱩᱨᱩᱜ ᱢᱩᱞᱩᱜ ᱛᱟᱨᱟ ᱞᱮ ᱡᱚᱦᱟᱨ ᱟᱢᱟ ᱛᱤᱥ ᱦᱚᱸ ᱟᱞᱚᱢ ᱟᱠᱟᱞ᱾ ᱟᱞᱚᱢ ᱩᱞᱴᱟᱹᱣ ᱜᱤᱰᱤ ᱛᱟᱞᱮᱭᱟ ᱡᱤᱭᱚᱱ ᱨᱮᱱᱟᱜ ᱰᱷᱚᱸᱜᱟ᱾ ᱥᱮᱛᱟᱜ ᱟᱹᱭᱩᱵ ᱞᱮ ᱡᱚᱦᱟᱨ ᱟᱢᱟ ᱟᱢ ᱜᱮ ᱪᱟᱸᱫᱚ ᱵᱚᱸᱜᱟ᱾ ᱟᱞᱮᱭᱟᱜ ᱱᱮᱦᱚᱨ ᱡᱚᱦᱟᱨ ᱦᱩᱭᱟᱢ ᱜᱮᱭᱟ ᱟᱛᱟᱝ᱾ ᱮᱨᱮᱲ ᱮᱛᱚᱢ ᱠᱟᱜ ᱢᱮ ᱛᱟᱞᱮ ᱡᱚᱛᱚ ᱨᱮᱸᱜᱮᱡ ᱮᱛᱟᱝ᱾ ᱟᱢᱜᱮ ᱪᱟᱸᱫᱚ ᱵᱚᱸᱜᱟ ᱡᱚᱢ ᱧᱩ ᱛᱟᱞᱮᱢ ᱥᱟᱦᱟᱨ ᱚᱱᱟ ᱪᱮᱠᱟ ᱟᱢᱜᱮ ᱪᱟᱸᱫᱚ ᱥᱟᱭ ᱥᱟᱭ ᱡᱚᱦᱟᱨ